ᱡᱚᱦᱟᱨ ᱜᱮ ᱥᱟᱱᱟᱢ ᱜᱟᱛᱮ ᱠᱚ ᱤᱧ ᱜᱮ ᱵᱞᱚᱜᱟᱨ ᱚᱡᱤᱛ ᱥᱮᱵᱷᱮᱱᱴᱤ ᱥᱮᱵᱷᱮᱱ ᱟᱯᱮ ᱥᱟᱢᱟᱝ ᱨᱮ ᱢᱤᱫᱴᱟᱝ ᱵᱞᱚᱜ ᱵᱷᱤᱰᱤᱭᱳᱧ ᱟᱹᱜᱩᱭᱮᱫ ᱠᱟᱱᱟ ᱤᱧ ᱫᱚ ᱱᱤᱛᱚᱜ ᱥᱮᱴᱮᱨ ᱟᱠᱟᱱᱟ ᱢᱤᱫᱴᱟᱝ ᱵᱟᱜᱟᱱ ᱨᱮ ᱚᱱᱟ ᱵᱟᱜᱟᱱ ᱨᱮ ᱡᱟᱦᱟᱸ ᱡᱟᱦᱟᱸ ᱡᱤᱱᱤᱥ ᱠᱚ ᱢᱮᱱᱟᱜᱼᱟ ᱚᱱᱟ ᱠᱚ ᱟᱯᱮ ᱴᱷᱮᱱᱤᱧ ᱥᱚᱫᱚᱨᱟ ᱟᱨ ᱟᱯᱮ ᱫᱚ ᱢᱮᱛᱟ ᱯᱮ ᱠᱟᱱᱟ ᱤᱧᱟᱹᱜ ᱪᱮᱱᱮᱞ ᱨᱮ ᱢᱩᱪᱟᱹᱫ ᱫᱷᱟᱹᱨᱤᱡ ᱱᱚᱣᱟ ᱵᱞᱚᱜ ᱵᱷᱤᱰᱤᱭᱳ ᱧᱮᱞ ᱛᱟᱵᱚᱱ ᱯᱮ ᱢᱩᱪᱟᱹᱫ ᱫᱷᱟᱹᱨᱤᱡ ᱵᱟᱯᱮ ᱛᱟᱦᱮᱸ ᱞᱮᱱᱠᱷᱟᱱ ᱵᱟᱯᱮ ᱵᱩᱡᱽ ᱧᱟᱢᱟ ᱡᱮ ᱱᱚᱣᱟ ᱫᱟᱨᱮ ᱯᱟᱞᱟ ᱵᱟᱜᱟᱱ ᱛᱟᱞᱟ ᱨᱮᱦᱚᱸ ᱪᱮᱫ ᱱᱟᱥᱮᱱᱟᱜ ᱨᱟᱹᱥᱠᱟᱹ ᱡᱚᱝᱟᱜ ᱥᱮ ᱧᱮᱞ ᱡᱚᱝᱟᱜ ᱜᱮ ᱡᱤᱱᱤᱥ ᱢᱮᱱᱟᱜᱼᱟ ᱟᱹᱰᱤ ᱢᱚᱡᱟ ᱟᱭᱜᱟᱱᱟ ᱵᱷᱤᱲ ᱥᱮᱴᱮᱨ ᱜᱚᱫ ᱟᱠᱟᱱᱟ ᱵᱚᱱ ᱚᱱᱟ ᱵᱟᱜᱟᱱ ᱨᱮᱱᱟᱜ ᱛᱟᱞᱟ ᱢᱟᱞᱟ ᱨᱮ ᱢᱤᱫᱴᱤᱡ ᱫᱟᱨᱮ ᱢᱮᱱᱟᱜᱼᱟ ᱚᱱᱟ ᱫᱟᱨᱮ ᱨᱮᱱᱟᱜ ᱞᱟᱛᱟᱨ ᱨᱮᱜᱮ ᱞᱮᱸᱜᱟ ᱫᱷᱟᱨᱮ ᱨᱮᱜᱮ ᱟᱨ ᱢᱤᱫᱴᱤᱡ ᱫᱟᱨᱮ ᱢᱮᱱᱟᱜᱼᱟ ᱚᱱᱟ ᱦᱩᱭᱩᱜ ᱠᱟᱱᱟ ᱡᱚᱡᱚ ᱫᱟᱨᱮ ᱱᱚᱣᱟ ᱡᱚᱡᱚ ᱫᱟᱨᱮ ᱨᱮᱜᱮ ᱡᱟᱦᱟᱸ ᱡᱤᱱᱤᱥ ᱫᱚ ᱩᱫᱩᱜ ᱟᱵᱚᱱ ᱠᱟᱱᱟ ᱚᱸᱰᱮ ᱜᱮ ᱚᱱᱟ ᱡᱤᱱᱤᱥ ᱫᱚᱵᱚᱱ ᱧᱮᱞ ᱧᱟᱢᱟ ᱛᱟᱦᱮᱱ ᱛᱟᱵᱚᱱ ᱯᱮ ᱢᱩᱪᱟᱹᱫ ᱫᱷᱟᱹᱨᱤᱡ ᱟᱨ ᱟᱹᱰᱤ ᱵᱮᱥ ᱦᱩᱭᱩᱜ ᱞᱟᱹᱜᱤᱫ ᱱᱚᱣᱟ ᱵᱷᱤᱰᱤᱭᱳ ᱪᱮᱫᱟᱜ ᱵᱟᱝᱢᱟ ᱡᱟᱦᱟᱸᱴᱟᱜ ᱛᱷᱟᱢᱞᱮ ᱨᱮᱯᱮ ᱧᱮᱞ ᱟᱠᱟᱫᱟ ᱚᱱᱟ ᱨᱮᱱᱟᱜ ᱜᱮ ᱢᱩᱪᱟᱹᱫ ᱯᱟᱨᱴ ᱫᱚ ᱢᱩᱪᱟᱹᱫ ᱨᱮᱜᱮ ᱢᱮᱱᱟᱜ ᱟᱠᱟᱫᱼᱟ ᱱᱤᱛᱚᱜ ᱫᱚ ᱚᱱᱟ ᱥᱩᱨ ᱜᱤᱧ ᱤᱫᱤᱭᱮᱫ ᱵᱚᱱ ᱠᱟᱱᱟ ᱟᱨ ᱱᱚᱜᱼᱚᱭ ᱯᱟᱥᱮᱫ ᱦᱮᱡ ᱜᱚᱫ ᱟᱠᱟᱱᱟ ᱚᱱᱟ ᱥᱩᱨ ᱨᱮ ᱡᱤᱱᱤᱥ ᱤᱧ ᱦᱚᱸ ᱯᱟᱹᱦᱤᱞ ᱫᱚ ᱟᱹᱰᱤ ᱜᱟᱱ ᱵᱚᱛᱚᱨᱟ ᱛᱷᱟᱨ ᱵᱟᱥᱟᱣᱮᱱᱟᱹᱧ ᱟᱨ ᱢᱮᱱᱠᱷᱟᱱ ᱚᱱᱟ ᱧᱮᱞᱛᱮ ᱱᱤᱛᱚᱜ ᱫᱚ ᱟᱫᱚ ᱠᱮᱢᱨᱟ ᱚᱱ ᱤᱧ ᱤᱫᱤ ᱠᱮᱫ ᱛᱤᱧ ᱧᱮᱞ ᱮᱫᱟ ᱟᱨ ᱵᱮᱥ ᱜᱤᱧ ᱧᱮᱞ ᱠᱮᱫᱟ ᱱᱚᱣᱟ ᱡᱤᱱᱤᱥᱴᱟᱜ ᱫᱚ ᱪᱮᱫ ᱠᱟᱱᱟ ᱟᱨ ᱤᱧ ᱡᱟᱦᱟᱸᱧ ᱧᱮᱧᱮᱞ ᱠᱟᱱᱟ ᱚᱱᱟ ᱦᱚᱸ ᱠᱮᱢᱨᱟ ᱛᱟᱞᱟ ᱩᱫᱩᱜ ᱟᱵᱚᱱ ᱠᱟᱱᱟ ᱱᱚᱣᱟ ᱦᱩᱭᱩᱜ ᱠᱟᱱᱟ ᱨᱚᱦᱚᱲ ᱢᱤᱫᱴᱟᱝ ᱯᱟᱴ ᱡᱟᱦᱟᱸ ᱨᱮ ᱨᱚᱦᱚᱲ ᱞᱮᱱ ᱛᱟᱦᱮᱸᱫ ᱡᱚᱡᱚ ᱰᱟᱹᱨ ᱚᱱᱟ ᱡᱚᱡᱚ ᱰᱟᱹᱨ ᱨᱮᱜᱮ ᱠᱤᱱᱛᱩ ᱱᱚᱣᱟ ᱡᱤᱱᱤᱥ ᱠᱚ ᱟᱹᱰᱤ ᱟᱢᱫᱟ ᱢᱮᱱᱟᱜᱼᱟ ᱯᱟᱸᱪ ᱪᱷᱚᱴᱤ ᱥᱟᱛᱴᱤ ᱟᱴᱴᱤ ᱫᱚᱥ ᱵᱟᱨᱚᱴᱤ ᱜᱤᱧ ᱧᱮᱞ ᱧᱟᱢ ᱟᱠᱟᱫᱼᱟ ᱢᱮᱱᱠᱷᱟᱱ ᱢᱤᱫ ᱛᱮ ᱡᱟᱦᱟᱸᱧ ᱧᱮᱞ ᱧᱟᱢ ᱟᱠᱟᱫᱼᱟ ᱚᱱᱟ ᱪᱷᱚᱴᱤ ᱜᱮ ᱥᱮ ᱥᱟᱛᱴᱤ ᱚᱱᱟ ᱫᱚ ᱱᱚᱜᱼᱚᱭᱤᱧ ᱩᱫᱩᱜ ᱟᱵᱚᱱ ᱠᱟᱱᱟ ᱱᱚᱣᱟ ᱦᱩᱭᱩᱜ ᱠᱟᱱᱟ ᱜᱮᱥ ᱟᱠᱟᱫ ᱜᱮᱭᱟᱵᱚᱱ ᱮᱱ ᱨᱮᱦᱚᱸᱧ ᱞᱟᱹᱭ ᱥᱟᱰᱮ ᱟᱵᱚᱱ ᱠᱟᱱᱟ ᱱᱚᱣᱟ ᱫᱚ ᱦᱩᱭᱩᱜ ᱠᱟᱱᱟ ᱛᱮᱨᱚᱢ ᱪᱷᱟᱛᱟ ᱞᱮᱠᱟ ᱦᱚᱸ ᱧᱮᱞᱚᱜ ᱠᱟᱱᱟ ᱥᱩᱥᱩᱨᱵᱟᱝ ᱪᱷᱟᱛᱟ ᱞᱮᱠᱟ ᱦᱚᱸ ᱧᱮᱞᱚᱜ ᱠᱟᱱᱟ ᱟᱵᱟᱨ ᱵᱤᱧ ᱨᱮᱱᱟᱜ ᱫᱮᱭᱟ ᱞᱮᱠᱟ ᱦᱟᱨᱛᱟ ᱞᱮᱠᱟ ᱧᱮᱞᱚᱜ ᱠᱟᱱᱟ ᱢᱮᱱᱠᱷᱟᱱ ᱧᱮᱞᱮ ᱟᱵᱚ ᱱᱚᱜᱼᱚᱭ ᱯᱚᱨᱤᱥᱠᱟᱨ ᱥᱟᱺᱦᱤᱡ ᱱᱚᱣᱟ ᱫᱚ ᱪᱮᱫ ᱦᱚᱸ ᱵᱟᱝ ᱠᱟᱱᱟ ᱱᱟ ᱡᱮ ᱛᱮᱨᱚᱢ ᱪᱷᱟᱛᱟ ᱠᱟᱱᱟ ᱱᱟ ᱡᱮ ᱥᱩᱥᱩᱨ ᱵᱟᱝ ᱪᱷᱟᱛᱟ ᱠᱟᱱᱟ ᱱᱟ ᱡᱮ ᱵᱤᱧ ᱦᱟᱨᱛᱟ ᱠᱟᱱᱟ ᱛᱚᱵᱮ ᱱᱚᱣᱟ ᱦᱩᱭᱩᱜ ᱠᱟᱱᱟ ᱨᱚᱦᱚᱲ ᱫᱟᱨᱮ ᱨᱮ ᱪᱮᱫ ᱠᱟᱱᱟ ᱢᱟᱥᱮ ᱞᱟᱹᱭ ᱛᱟᱵᱚᱱ ᱯᱮ ᱱᱚᱣᱟ ᱦᱩᱭᱩᱜ ᱠᱟᱱᱟ ᱫᱟᱨᱮ ᱩᱫ ᱫᱟᱨᱮ ᱩᱫ ᱱᱚᱜᱼᱚᱭ ᱵᱚ ᱧᱮᱞᱚᱜ ᱠᱟᱱᱟ ᱠᱟᱵᱨᱟ ᱜᱮ ᱪᱤᱛᱟᱹᱨ ᱠᱟᱵᱟᱨ ᱡᱟᱦᱟᱸ ᱧᱮᱞᱚᱜ ᱠᱟᱱᱟ ᱟᱹᱰᱤ ᱵᱤᱥᱨᱮ ᱜᱮ ᱧᱮᱞᱚᱜ ᱠᱟᱱᱟ ᱯᱩᱭᱞᱩ ᱫᱚ ᱪᱚᱴᱮᱫ ᱛᱮᱦᱚᱸ ᱟᱹᱰᱤ ᱦᱤᱨᱠᱟᱹ ᱜᱤᱧ ᱟᱹᱭᱠᱟᱹᱣᱮᱫ ᱛᱟᱦᱮᱸᱫ ᱪᱮᱫᱟᱜ ᱵᱟᱝ ᱧᱮᱞᱚᱜ ᱠᱟᱱᱟ ᱟᱹᱰᱤ ᱵᱤᱦᱚᱥᱚ ᱜᱮ ᱛᱚ ᱱᱚᱣᱟ ᱦᱩᱭᱩᱜ ᱠᱟᱱᱟ ᱫᱟᱨᱮ ᱩᱨ ᱡᱟᱦᱟᱸᱴᱟᱜ ᱫᱚ ᱦᱩᱭᱩᱜ ᱠᱟᱱᱟ ᱫᱟᱜ ᱫᱤᱱ ᱨᱮ ᱡᱟᱦᱟᱸ ᱨᱮ ᱫᱟᱨᱮ ᱡᱚᱡᱚ ᱫᱟᱨᱮ ᱨᱮᱱᱟᱜ ᱰᱟᱹᱨ ᱨᱚᱦᱚᱲ ᱞᱮᱱᱟ ᱚᱱᱟ ᱡᱚᱡᱚ ᱫᱟᱨᱮ ᱨᱮᱱᱟᱜ ᱰᱟᱹᱨ ᱨᱮᱜᱮ ᱠᱤᱱᱛᱩ ᱱᱚᱣᱟ ᱫᱚ ᱚᱢᱚᱱ ᱞᱮᱱᱟ ᱟᱨ ᱚᱢᱚᱱ ᱨᱮ ᱠᱤᱱᱛᱩ ᱟᱹᱰᱤ ᱵᱮᱥ ᱧᱮᱞᱚᱜ ᱠᱟᱱ ᱛᱟᱦᱮᱸᱫ ᱯᱟᱪᱮ ᱱᱤᱛᱚᱜ ᱫᱚ ᱚᱱᱟ ᱫᱚ ᱨᱚᱦᱚᱲ ᱠᱟᱱᱛᱮ ᱱᱤᱛᱚᱜ ᱱᱚᱝᱠᱟ ᱠᱟᱵᱽᱨᱟ ᱜᱮ ᱧᱮᱞᱚᱜ ᱠᱟᱱᱟ ᱱᱚᱣᱟ ᱡᱩᱫᱤ ᱦᱚᱲᱢᱚ ᱨᱮ ᱡᱟᱦᱟᱸᱭ ᱡᱩᱫᱤᱢ ᱮᱢᱟᱭ ᱠᱷᱟᱱ ᱫᱚ ᱩᱱᱤ ᱫᱚ ᱦᱚᱲᱢᱚ ᱨᱩᱠᱩ ᱩᱛᱟᱹᱨᱚᱜ ᱛᱟᱭᱟ ᱟᱨ ᱟᱹᱰᱤᱜᱟᱱ ᱵᱚᱛᱚᱨᱮ ᱵᱩᱡᱷᱟᱹᱣᱟ ᱪᱮᱫᱟᱜ ᱵᱟᱝᱟ ᱱᱚᱣᱟ ᱫᱚ ᱵᱤᱧ ᱦᱟᱨᱛᱟ ᱞᱮᱠᱟ ᱧᱮᱞᱚᱜ ᱠᱟᱱᱟ ᱟᱨ ᱵᱟᱝᱠᱷᱟᱱ ᱟᱹᱰᱤ ᱠᱟᱵᱨᱟ ᱜᱮ ᱚᱠᱟ ᱞᱮᱠᱟᱱ ᱡᱤᱱᱤᱥ ᱪᱚ ᱧᱮᱞᱚᱜ ᱠᱟᱱᱟ ᱱᱚᱣᱟ ᱫᱚ ᱢᱟᱱᱮ ᱧᱮᱞ ᱛᱮᱫᱚ ᱚᱵᱷᱟᱥ ᱵᱟᱹᱱᱩᱜ ᱟᱠᱟᱫ ᱚᱱᱟᱛᱮ ᱟᱹᱰᱤ ᱵᱚᱛᱚᱨ ᱜᱤᱧ ᱟᱹᱭᱠᱟᱹᱣ ᱠᱮᱫᱟ ᱡᱮᱢᱚᱱ ᱢᱚᱱᱮ ᱦᱩᱭᱩᱜ ᱠᱟᱱᱟ ᱱᱚᱣᱟ ᱫᱚ ᱟᱹᱰᱤ ᱵᱚᱛᱚᱨᱟᱱ ᱡᱤᱱᱤᱥ ᱠᱟᱱᱟ ᱛᱚᱵᱮ ᱡᱚᱴᱮᱫ ᱦᱚᱸ ᱵᱟᱝ ᱵᱩᱡᱷᱟᱹᱜ ᱠᱟᱱᱟ ᱛᱚᱵᱮ ᱟᱹᱰᱤ ᱜᱟᱱ ᱥᱟᱦᱚᱥ ᱟᱨ ᱟᱹᱵᱤ ᱵᱷᱟᱹᱵᱤ ᱤᱫᱤ ᱠᱟᱛᱮ ᱱᱚᱣᱟ ᱫᱚᱧ ᱡᱚᱴᱮᱫ ᱠᱮᱫ ᱛᱤᱧ ᱧᱮᱞ ᱠᱮᱫᱟ ᱚ ᱱᱚᱣᱟ ᱫᱚ ᱦᱩᱭᱩᱜ ᱠᱟᱱᱟ ᱱᱚᱜᱼᱚᱭ ᱛᱟᱨᱟ ᱦᱩᱭᱩᱜ ᱠᱟᱱᱟ ᱫᱟᱨᱮ ᱩᱫ ᱱᱚᱣᱟ ᱫᱟᱨᱮ ᱨᱮᱜᱮ ᱨᱚᱦᱚᱲ ᱫᱟᱨᱮ ᱨᱮᱜᱮ ᱱᱚᱣᱟ ᱫᱚ ᱡᱚᱱᱢᱚ ᱞᱮᱱᱟ ᱟᱨ ᱱᱚᱣᱟ ᱩᱫ ᱫᱚ ᱠᱤᱱᱛᱩ ᱦᱩᱭ ᱠᱟᱱᱟ ᱚᱱᱟ ᱫᱟᱨᱮ ᱨᱮᱜᱮ ᱪᱮᱫᱟᱜ ᱵᱟᱝᱢᱟ ᱱᱚᱣᱟ ᱫᱟᱨᱮ ᱨᱮᱜᱮ ᱩᱫ ᱠᱚᱫᱚ ᱡᱟᱦᱟᱸ ᱡᱚᱱᱢᱚᱜᱼᱟ ᱚᱱᱟ ᱫᱚ ᱡᱚᱴᱮᱫ ᱠᱤᱱᱛᱩ ᱵᱟᱠᱚ ᱡᱚᱴᱮᱫ ᱜᱮᱭᱟ ᱟᱨ ᱱᱚᱣᱟ ᱡᱮᱦᱮᱛᱩ ᱨᱚᱦᱚᱲ ᱠᱟᱱᱟ ᱚᱱᱟᱛᱮ ᱤᱧ ᱱᱟᱥᱮᱱᱟᱜ ᱤᱧ ᱡᱚᱴᱮᱫ ᱠᱟᱛᱮ ᱤᱧ ᱧᱮᱞ ᱠᱮᱫᱟ ᱱᱚᱣᱟ ᱫᱚ ᱮᱠᱪᱩᱭᱮᱞᱤ ᱪᱮᱫ ᱠᱟᱱᱟ ᱨᱚᱦᱚᱲ ᱠᱟᱱᱟ ᱟᱨ ᱚᱱᱟ ᱫᱚ ᱨᱟᱹᱯᱩᱫᱚᱜ ᱠᱟᱱ ᱛᱟᱦᱮᱸᱫ ᱛᱚ ᱡᱚᱡᱚ ᱫᱟᱨᱮ ᱨᱮᱜᱮ ᱱᱚᱣᱟ ᱡᱤᱱᱤᱥ ᱫᱚᱧ ᱧᱮᱞ ᱟᱠᱟᱫᱟ ᱛᱚ ᱮᱴᱟᱜ ᱡᱟᱭᱜᱟ ᱨᱮᱫᱚ ᱮᱴᱟᱜ ᱡᱤᱱᱤᱥ ᱤᱧ ᱧᱮᱞ ᱟᱠᱟᱫᱟ ᱢᱮᱱᱠᱷᱟᱱ ᱡᱚᱡᱚ ᱫᱟᱨᱮ ᱨᱮᱫᱚ ᱱᱚᱣᱟ ᱵᱮᱥᱟᱞ ᱡᱤᱱᱤᱥ ᱤᱧ ᱧᱮᱞ ᱠᱮᱫᱟ ᱡᱟᱦᱟᱸᱴᱟᱜ ᱫᱚ ᱦᱩᱭᱩᱜ ᱠᱟᱱᱟ ᱱᱚᱣᱟ ᱫᱟᱨᱮ ᱩᱫ ᱟᱨ ᱢᱤᱫᱴᱟᱝ ᱵᱚᱱ ᱧᱮᱞᱮᱜᱼᱟ ᱱᱚᱣᱟ ᱱᱚᱣᱟ ᱦᱚᱸ ᱚᱱᱟ ᱡᱚᱡᱚ ᱰᱟᱹᱨ ᱨᱮᱜᱮ ᱟᱨ ᱢᱤᱫ ᱫᱷᱟᱨᱮ ᱨᱮᱜᱮ ᱱᱚᱣᱟ ᱫᱚ ᱦᱩᱭ ᱠᱟᱱᱟ ᱱᱚᱣᱟ ᱦᱚᱸ ᱦᱩᱭᱩᱜ ᱠᱟᱱᱟ ᱫᱟᱨᱮ ᱩᱫ ᱱᱚᱣᱟ ᱫᱚ ᱫᱟᱨᱮ ᱨᱮᱱᱟᱜ ᱪᱮᱛᱟᱱ ᱥᱮᱱ ᱛᱮ ᱥᱚᱫ ᱢᱟᱱᱮ ᱪᱮᱛᱟᱱ ᱥᱮᱱ ᱥᱟᱢᱟᱝ ᱠᱟᱱᱟ ᱚᱱᱟ ᱱᱚᱝᱠᱟ ᱧᱮᱞᱚᱜ ᱠᱟᱱᱟ ᱟᱨ ᱱᱚᱣᱟ ᱦᱩᱭᱩᱜ ᱠᱟᱱᱟ ᱫᱟᱨᱮ ᱨᱮᱱᱟᱜ ᱟᱨ ᱢᱤᱫᱴᱟᱝ ᱯᱟᱨᱴ ᱡᱟᱦᱟᱸ ᱠᱚᱫᱚ ᱮᱴᱟᱜ ᱫᱟᱨᱮ ᱨᱮ ᱢᱮᱱᱟᱜᱼᱟ ᱚᱱᱟ ᱦᱚᱸ ᱡᱚᱡᱚ ᱫᱟᱨᱮ ᱨᱮᱜᱮ ᱛᱚ ᱱᱚᱣᱟ ᱫᱚ ᱪᱮᱫ ᱠᱚ ᱪᱤᱠᱟᱹ ᱠᱮᱜᱼᱟ ᱩᱱᱫᱤᱱ ᱨᱮ ᱡᱟᱦᱟᱸᱭ ᱠᱚ ᱢᱮᱨᱚᱢ ᱜᱩᱯᱤ ᱠᱚ ᱰᱟᱝᱨᱤ ᱜᱩᱯᱤ ᱠᱚᱠᱚ ᱛᱟᱦᱮᱸ ᱠᱟᱱᱟ ᱩᱱᱠᱩ ᱯᱟᱪᱮᱫ ᱱᱚᱣᱟ ᱫᱚᱠᱚ ᱦᱩᱥᱤᱫ ᱞᱮᱫ ᱛᱟᱦᱮᱸᱫᱼᱟ ᱥᱮ ᱚᱸᱰᱮ ᱠᱚ ᱢᱟᱜ ᱞᱮᱫ ᱛᱟᱦᱮᱸᱫ ᱟᱨ ᱤᱱᱟᱹ ᱠᱷᱚᱱ ᱜᱮ ᱱᱚᱣᱟ ᱪᱤᱛᱟᱹᱨ ᱫᱚ ᱵᱮᱱᱟᱣ ᱟᱠᱟᱱᱟ ᱱᱚᱣᱟ ᱦᱚᱸ ᱠᱤᱱᱛᱩ ᱧᱮᱞᱚᱜ ᱠᱟᱱᱟ ᱟᱹᱰᱤ ᱮᱴᱟᱜ ᱨᱚᱠᱚᱢ ᱜᱮ ᱛᱚ ᱱᱚᱝᱠᱟᱱᱟᱜ ᱡᱤᱱᱤᱥ ᱠᱚ ᱟᱨᱦᱚᱸ ᱢᱮᱱᱟᱜᱼᱟ ᱞᱟᱭᱤᱱ ᱟᱠᱟᱱᱟ ᱛᱚᱵᱮ ᱵᱷᱤᱰᱤᱭᱳ ᱞᱚᱝᱚᱜ ᱠᱷᱟᱹᱛᱤᱨ ᱛᱮ ᱡᱟᱹᱥᱛᱤ ᱡᱤᱱᱤᱥ ᱫᱚ ᱵᱟᱹᱧ ᱮᱢ ᱠᱤᱱᱛᱩ ᱡᱟᱦᱟᱸ ᱡᱟᱦᱟᱸ ᱠᱚ ᱵᱟᱝ ᱮᱢ ᱞᱮᱱᱠᱷᱟᱱ ᱵᱟᱝ ᱦᱩᱭᱩᱜᱼᱟ ᱚᱱᱠᱟᱱᱟᱜ ᱡᱤᱱᱤᱥ ᱠᱚᱫᱚ ᱱᱚᱣᱟ ᱞᱤᱧ ᱮᱢ ᱮᱢ ᱠᱮᱫᱟ ᱵᱟᱜᱟᱱ ᱨᱮ ᱡᱟᱦᱟᱸ ᱡᱟᱦᱟᱸ ᱡᱤᱱᱤᱥ ᱠᱚ ᱢᱮᱱᱟᱜ ᱟᱠᱟᱫᱼᱟ ᱫᱟᱨᱮ ᱯᱟᱞᱟ ᱱᱟᱹᱲᱤ ᱚᱱᱟ ᱨᱮᱱᱟᱜ ᱢᱟᱦᱟᱛᱛᱚ ᱜᱮ ᱤᱧ ᱟᱯᱮ ᱥᱟᱱᱟᱢ ᱠᱚ ᱥᱟᱢᱟᱝ ᱨᱤᱧ ᱫᱮᱠᱷᱟᱣ ᱟᱵᱚᱱ ᱠᱟᱱᱟ ᱵᱞᱚᱜ ᱵᱷᱤᱰᱤᱭᱳ ᱛᱟᱞᱟᱨᱮ ᱡᱟᱦᱟᱸᱭ ᱠᱚᱯᱮ ᱱᱟᱣᱟ ᱜᱮ ᱛᱟᱵᱚᱱᱟ ᱢᱩᱪᱟᱹᱫ ᱫᱷᱟᱹᱨᱤᱡ ᱩᱱᱠᱩ ᱫᱚ ᱱᱚᱣᱟ ᱵᱞᱚᱜ ᱵᱷᱤᱰᱤᱭᱳ ᱧᱮᱞ ᱛᱟᱵᱚᱱ ᱯᱮ ᱟᱨ ᱢᱩᱪᱟᱹᱫ ᱨᱮ ᱥᱟᱵᱥᱠᱨᱟᱭᱤᱵ ᱠᱟᱜ ᱛᱟᱵᱚᱱ ᱯᱮ ᱪᱮᱫᱟᱜ ᱵᱟᱝᱢᱟ ᱱᱚᱣᱟ ᱵᱞᱚᱜ ᱵᱷᱤᱰᱤᱭᱳ ᱵᱮᱱᱟᱣ ᱛᱮ ᱟᱹᱰᱤ ᱜᱟᱱ ᱢᱮᱦᱱᱚᱛ ᱠᱷᱚᱨᱚᱪ ᱦᱩᱭᱩᱜ ᱠᱟᱱᱟ ᱟᱨ ᱚᱱᱟᱛᱮ ᱟᱯᱮᱭᱟᱜ ᱥᱟᱵᱥᱠᱨᱟᱭᱤᱵ ᱟᱨ ᱠᱚᱢᱮᱱᱴ ᱟᱨ ᱞᱟᱭᱤᱠ ᱱᱚᱣᱟ ᱠᱚᱫᱚ ᱤᱧ ᱟᱥᱟᱭᱮᱫ ᱠᱟᱹᱱᱟᱹᱧ ᱪᱮᱫᱟᱜ ᱵᱟᱝᱢᱟ ᱱᱚᱣᱟ ᱠᱚ ᱛᱟᱞᱟ ᱛᱮᱜᱮ ᱟᱞᱮ ᱵᱞᱚᱜᱟᱨ ᱠᱚᱫᱚ ᱱᱟᱣᱟ ᱱᱟᱣᱟ ᱵᱞᱚᱜ ᱵᱷᱤᱰᱤᱭᱳ ᱵᱮᱱᱟᱣ ᱨᱮᱱᱟᱜ ᱞᱮ ᱨᱤᱠᱟᱹᱭᱟ ᱟᱨ ᱱᱚᱣᱟ ᱩᱛᱥᱟᱦᱚ ᱟᱯᱮ ᱛᱟᱞᱟ ᱛᱮᱧ ᱧᱟᱢᱟ ᱛᱚ ᱡᱟᱦᱟᱸ ᱨᱮᱜᱮᱧ ᱪᱟᱞᱟᱜᱼᱟ ᱫᱟᱨᱮ ᱯᱟᱞᱟ ᱨᱮᱱᱟᱜ ᱡᱟᱦᱟᱸ ᱡᱤᱱᱤᱥ ᱠᱚ ᱱᱚᱝᱠᱟ ᱠᱟᱹᱴᱤᱡ ᱪᱩᱞᱩᱝ ᱵᱷᱮᱜᱟᱨ ᱜᱤᱧ ᱧᱮᱞ ᱚᱱᱟ ᱠᱚᱫᱚ ᱠᱤᱱᱛᱩ ᱤᱧᱟᱹᱜ ᱠᱮᱢᱨᱟ ᱨᱤᱧ ᱛᱩᱞᱟᱹᱣᱟ ᱟᱨ ᱚᱱᱟᱜᱮ ᱵᱞᱚᱜ ᱵᱷᱤᱰᱤᱭᱳ ᱛᱟᱞᱟᱨᱮ ᱟᱯᱮᱧ ᱫᱮᱠᱷᱟᱣ ᱟᱵᱚᱱ ᱠᱟᱱᱟ ᱛᱩ ᱥᱚᱢᱡᱟ ᱦᱟᱸ

ᱱᱚᱣᱟ ᱛᱷᱟᱢᱱᱮᱞ ᱧᱮᱞ ᱠᱟᱛᱮ ᱦᱚᱭᱛᱚ ᱟᱹᱰᱤ ᱨᱚᱠᱚᱢ ᱯᱮ ᱵᱷᱟᱵᱤᱛᱮᱜᱼᱟ ᱢᱮᱱᱠᱷᱟᱱ ᱵᱷᱟᱵᱤᱛ ᱨᱮᱱᱟᱜ ᱠᱟᱛᱷᱟ ᱫᱚ ᱵᱟᱝ ᱠᱟᱱᱟ ᱱᱚᱣᱟ ᱫᱚ ᱥᱟᱹᱨᱤᱭᱟᱜ ᱠᱟᱱᱟ ᱡᱮ ᱤᱧ ᱫᱚ ᱱᱚᱣᱟ ᱫᱟᱨᱮ ᱯᱟᱞᱟ ᱱᱟᱹᱲᱤ ᱨᱮᱱᱟᱜ ᱡᱟᱦᱟᱸ ᱨᱩᱯ ᱨᱚᱝ ᱢᱮᱱᱟᱜᱼᱟ ᱚᱱᱟ ᱠᱚᱛᱮ ᱟᱹᱰᱤ ᱜᱟᱱᱤᱧ ᱯᱷᱤᱫᱟᱭᱮᱱᱟ ᱟᱨ ᱚᱱᱮ ᱫᱟᱹᱲ ᱪᱟᱞᱟᱣᱮᱱᱟ ᱟᱨ ᱢᱚᱱᱮ ᱦᱩᱭᱮᱱᱟ ᱤᱧ ᱫᱚᱭ ᱩᱫ ᱠᱤᱫᱤᱧᱟ ᱚᱱᱟ ᱠᱚᱛᱮ ᱜᱤᱧ ᱯᱟᱜᱚᱞ ᱪᱟᱵᱟᱭᱮᱱᱟ ᱟᱨ ᱱᱚᱣᱟ ᱢᱮᱱ ᱠᱟᱛᱮ ᱜᱮ ᱢᱚᱱᱮᱭᱮᱜᱼᱟᱹᱧ ᱤᱧ ᱫᱚ ᱡᱚᱢ ᱦᱚᱪᱚᱭᱮᱱᱟᱹᱧ ᱫᱟᱨᱮ ᱯᱟᱞᱟ ᱨᱮᱱᱟᱜ ᱨᱩᱯ ᱨᱚᱝ ᱧᱮᱞ ᱛᱮᱜᱮ ᱤᱧ ᱫᱚᱧ ᱡᱚᱢ ᱦᱚᱪᱚᱭᱮᱱᱟ ᱱᱚᱣᱟ ᱦᱩᱭᱩᱜ ᱠᱟᱱᱟ ᱱᱚᱣᱟ ᱛᱷᱟᱢᱞᱮᱞ ᱨᱮᱱᱟᱜ ᱟᱥᱚᱞ ᱢᱚᱛᱞᱚᱵ ᱛᱟᱭ ᱪᱮᱫᱟᱜ ᱵᱟᱝᱢᱟ ᱚᱸᱰᱮ ᱫᱟᱨᱮ ᱨᱮ ᱡᱟᱦᱟᱸ ᱡᱤᱱᱤᱥ ᱤᱧ ᱧᱮᱞ ᱠᱮᱫᱟ ᱚᱱᱟ ᱛᱮᱫᱚ ᱤᱧ ᱫᱚ ᱟᱹᱰᱤ ᱯᱩᱭᱞᱩ ᱫᱚ ᱟᱹᱰᱤ ᱜᱟᱱ ᱵᱚᱛᱚᱨᱤᱧ ᱵᱩᱡᱷᱟᱹᱣ ᱮᱱᱟ ᱟᱨ ᱚᱱᱟ ᱦᱚᱲᱢᱚ ᱨᱮ ᱡᱚ ᱡᱚᱴᱮᱫ ᱞᱮᱠᱷᱟᱱ ᱪᱮᱫ ᱞᱮᱠᱟ ᱵᱩᱡᱷᱟᱹᱜᱼᱟ ᱟᱨ ᱢᱚᱱᱮ ᱦᱩᱭᱮᱱᱟ ᱚᱱᱟ ᱨᱩᱯ ᱨᱚᱝ ᱛᱮ ᱡᱮᱢᱚᱱ ᱪᱮᱫ ᱞᱮᱠᱟᱧ ᱠᱩᱥᱤᱭᱮᱱᱟ ᱚᱱᱠᱟ ᱜᱮ ᱵᱤᱧ ᱦᱟᱨᱛᱟ ᱞᱮᱠᱟ ᱧᱮᱞ ᱠᱟᱛᱮ ᱤᱧ ᱫᱚ ᱟᱨᱦᱚᱸ ᱟᱹᱰᱤ ᱜᱟᱱ ᱜᱤᱧ ᱵᱚᱛᱚᱨᱮᱱᱟ ᱢᱚᱱᱮ ᱦᱩᱭᱩᱜ ᱠᱟᱱᱟ ᱱᱚᱜᱼᱚᱭ ᱯᱟᱪᱮᱫ ᱮ ᱡᱚᱢ ᱠᱤᱫᱤᱧᱟ ᱱᱮ ᱜᱷᱟᱹᱲᱤᱡ ᱡᱟᱦᱟᱸᱭ ᱠᱚᱯᱮ ᱱᱟᱣᱟ ᱜᱮ ᱛᱟᱵᱚᱱᱟ ᱪᱮᱱᱮᱞ ᱨᱮ ᱩᱱᱠᱩ ᱫᱚ ᱱᱟᱣᱟ ᱱᱟᱣᱟ ᱵᱞᱚᱜ ᱵᱷᱤᱰᱤᱭᱳ ᱧᱟᱢ ᱞᱟᱹᱜᱤᱫ ᱥᱟᱵᱥᱠᱨᱟᱭᱤᱵ ᱵᱚᱴᱚᱢ ᱴᱤᱯᱟᱹᱣ ᱛᱟᱵᱚᱱ ᱯᱮ ᱟᱨ ᱚᱱᱟ ᱥᱟᱶᱛᱮ ᱵᱮᱞ ᱟᱭᱠᱚᱱ ᱴᱤᱯᱟᱹᱣ ᱛᱟᱵᱚᱱ ᱯᱮ ᱪᱮᱫᱟᱜ ᱵᱟᱝᱢᱟ ᱱᱟᱣᱟ ᱱᱟᱣᱟ ᱵᱞᱚᱜ ᱵᱷᱤᱰᱤᱭᱳ ᱧᱟᱢ ᱞᱟᱹᱜᱤᱫ ᱫᱚ ᱟᱯᱮ ᱟᱯᱮ ᱜᱮ ᱯᱩᱭᱞᱩ ᱨᱮ ᱥᱮᱱ ᱟᱯᱮᱭᱟ ᱱᱳᱴᱤᱯᱷᱤᱠᱮᱥᱚᱱ ᱢᱟ ᱛᱟᱦᱞᱮ ᱥᱟᱱᱟᱢ ᱠᱚᱜᱮ ᱛᱟᱦᱮᱱ ᱛᱟᱵᱚᱱ ᱯᱮ ᱡᱚᱦᱟᱨ